ᱦᱟᱭ ᱦᱮᱞᱳ ᱯᱩᱭᱞᱩ ᱨᱮ ᱥᱟᱱᱟᱢ ᱠᱚᱜᱮ ᱛᱟᱵᱚ ᱡᱚᱦᱟᱨ ᱛᱮᱦᱮᱧᱟᱜ ᱱᱚᱣᱟ ᱟᱨᱦᱚᱸ ᱟᱨ ᱢᱤᱫᱴᱟᱝ ᱵᱷᱤᱰᱤᱭᱳ ᱨᱮ ᱥᱟᱱᱟᱢ ᱠᱚᱜᱮᱧ ᱥᱟᱹᱜᱩᱱ ᱫᱟᱨᱟᱢᱮᱫ ᱵᱚᱱᱟ ᱛᱮᱦᱮᱧᱟᱜ ᱵᱷᱤᱰᱤᱭᱳ ᱦᱚᱸ ᱡᱟᱣᱟᱜ ᱵᱷᱤᱰᱤᱭᱳ ᱠᱚ ᱞᱮᱠᱟᱜᱮ ᱟᱹᱰᱤ ᱤᱱᱴᱟᱨᱮᱥᱴᱤᱝ ᱜᱮ ᱦᱩᱭᱩᱜ ᱞᱟᱹᱜᱤᱫ ᱱᱟᱦᱟᱜ ᱛᱚᱵᱮ ᱚᱱᱟ ᱠᱷᱟᱹᱛᱤᱨ ᱛᱮᱧ ᱢᱮᱛᱟᱵᱚᱱ ᱠᱟᱱᱟ ᱵᱷᱤᱰᱤᱭᱳ ᱫᱚ ᱢᱚᱴᱷᱮ ᱢᱚᱴᱷᱮ ᱟᱞᱚ ᱥᱠᱤᱯ ᱢᱟ ᱟᱨ ᱯᱩᱨᱟᱹ ᱢᱩᱪᱟᱹᱫ ᱫᱷᱟᱹᱵᱤᱡ ᱜᱮ ᱧᱮᱞ ᱢᱟ ᱡᱩᱫᱤ ᱵᱚᱱ ᱠᱩᱥᱤᱭᱟᱜᱼᱟ ᱛᱚᱵᱮ ᱞᱟᱭᱤᱠ ᱥᱮᱭᱟᱨ ᱥᱟᱵᱥᱠᱨᱟᱭᱤᱵ ᱞᱟᱹᱜᱤᱫ ᱫᱚ ᱢᱚᱴᱟ ᱢᱚᱴᱟ ᱟᱞᱚᱵᱚᱱ ᱦᱤᱲᱤᱧ ᱢᱟ ᱪᱚᱞᱚ ᱛᱚᱵᱮ ᱡᱟᱹᱥᱛᱤ ᱵᱟᱝ ᱵᱤᱞᱚᱢ ᱠᱟᱛᱮ ᱛᱮᱦᱮᱧᱟᱜ ᱵᱷᱤᱰᱤᱭᱳ ᱫᱚ ᱱᱚᱰᱮ ᱠᱷᱚᱱ ᱜᱮᱵᱚ ᱮᱛᱚᱦᱚᱵ ᱠᱟᱜᱼᱟ ᱫᱮᱞᱟ ᱵᱚ ᱟᱨ ᱛᱮᱦᱮᱧ ᱫᱚ ᱥᱮᱛᱟᱜ ᱥᱮᱛᱟᱜ ᱨᱮ ᱟᱲᱟᱜ ᱛᱤᱭᱳᱜ ᱠᱚ ᱵᱚᱨᱟᱛ ᱞᱤᱫᱤᱧᱟ ᱥᱤᱧ ᱟᱲᱟᱜ ᱱᱟᱦᱟᱜ ᱮᱱᱠᱷᱟᱱ ᱫᱟᱨᱮᱧ ᱫᱮᱡ ᱮᱱ ᱵᱤᱫᱟᱹᱞ ᱛᱮᱢᱟ ᱟᱲᱟᱜ ᱢᱟ ᱵᱟᱹᱧ ᱥᱮᱴᱮᱨᱮᱜᱼᱟ ᱟᱫᱚ ᱵᱟᱫᱽᱫᱷᱚ ᱠᱟᱛᱮᱫ ᱚᱱᱟᱛᱮ ᱦᱮᱸᱥᱮ ᱠᱮᱜ ᱟᱹᱧ ᱯᱮᱭᱟ ᱯᱩᱱᱭᱟᱹ ᱰᱟᱹᱨ ᱯᱩᱨᱟᱹ ᱱᱚᱜᱼᱚᱭ ᱠᱚ ᱟᱨ ᱱᱚᱜᱼᱚ ᱱᱟ ᱠᱚᱨᱮ ᱱᱚᱜᱼᱚᱭ ᱟᱨ ᱟᱞᱮ ᱢᱟ ᱟᱞᱮ ᱥᱩᱢᱩᱝ ᱛᱮᱢᱟ ᱩᱱᱟᱹᱜ ᱜᱟᱱ ᱢᱟ ᱵᱟᱞᱮ ᱡᱚᱢ ᱪᱟᱵᱟ ᱫᱟᱲᱮᱭᱟᱜᱼᱟ ᱟᱫᱚ ᱜᱩᱝᱜᱩ ᱟᱭᱳ ᱦᱚᱲᱮ ᱦᱚᱦᱚᱣᱟᱹᱧ ᱠᱟᱱ ᱛᱟᱦᱮᱱ ᱥᱮ ᱦᱟᱱᱛᱮ ᱠᱷᱚᱱ ᱜᱩᱝᱜᱩ ᱟᱞᱮ ᱵᱟᱠᱷᱨᱟ ᱦᱚᱸ ᱠᱟᱹᱡ ᱦᱮᱸᱥᱮ ᱧᱚᱜ ᱠᱟᱜ ᱢᱮ ᱢᱮᱱ ᱠᱟᱛᱮᱫ ᱚᱱᱟᱛᱮ ᱰᱷᱮᱨ ᱫᱷᱟᱨᱟᱧ ᱦᱮᱸᱥᱮ ᱟᱠᱟᱫᱼᱟ ᱟᱫᱚ ᱟᱞᱮ ᱠᱤᱪᱷᱩ ᱱᱟᱦᱟᱜ ᱞᱮ ᱥᱤᱫᱟ ᱟᱨ ᱟᱠᱚ ᱠᱤᱪᱷᱩ ᱱᱟᱦᱟᱜ ᱠᱚ ᱥᱤᱫᱟ ᱟᱨ ᱟᱯᱮ ᱥᱮᱫ ᱫᱚ ᱱᱚᱣᱟ ᱟᱲᱟᱜ ᱪᱮᱫ ᱯᱮ ᱢᱮᱛᱟᱜᱟᱜᱼᱟ ᱠᱚᱢᱮᱱᱴᱥ ᱠᱟᱛᱮ ᱞᱟᱹᱭ ᱯᱮᱛᱟᱵᱚ ᱟᱞᱮ ᱢᱟ ᱥᱤᱧ ᱟᱲᱟᱜ ᱢᱮᱱᱛᱮ ᱠᱚ ᱢᱮᱛᱟ ᱠᱟᱜᱼᱟ ᱠᱤᱱᱛᱩ ᱟᱹᱰᱤ ᱥᱤᱵᱤᱞᱟ ᱱᱚᱣᱟ ᱟᱲᱟᱜ ᱡᱟᱦᱟᱸᱭ ᱠᱚᱯᱮ ᱡᱚᱢ ᱵᱤᱰᱟᱹᱣ ᱟᱠᱟᱫᱼᱟ ᱯᱮ ᱵᱟᱲᱟᱭ ᱠᱟᱜ ᱜᱮᱭᱟ ᱯᱟᱞᱮᱫ ᱟᱨ ᱱᱚᱣᱟ ᱫᱚ ᱠᱤᱪᱷᱩ ᱟᱞᱮᱭᱟᱜ ᱱᱚᱰᱮ ᱢᱟᱫ ᱡᱷᱟᱲ ᱛᱟᱞᱮ ᱟᱨ ᱚᱲᱟᱜ ᱛᱟᱞᱮ ᱢᱟ ᱱᱚᱣᱟ ᱯᱟᱥᱴᱟ ᱢᱟᱲᱟᱝ ᱠᱚ ᱵᱟᱹᱧ ᱫᱮᱠᱷᱟ ᱵᱟᱲᱟ ᱟᱠᱟᱫᱼᱟ ᱟᱫᱚ ᱱᱤᱛᱚᱜ ᱦᱚᱸ ᱮᱥᱮᱫ ᱧᱚᱜ ᱟᱠᱟᱱᱟ ᱚᱱᱛᱮ ᱵᱟᱦᱨᱮ ᱥᱮᱫ ᱨᱮ ᱢᱤᱱᱟᱹᱧᱟ ᱛᱚ ᱵᱟᱲᱜᱮ ᱥᱮᱫ ᱨᱮ ᱟᱨ ᱚᱲᱟᱜ ᱵᱷᱤᱲᱟᱹᱣ ᱨᱮᱜᱮ ᱛᱟᱞᱮ ᱢᱟᱨᱟᱝ ᱛᱟᱞᱮ ᱫᱟᱨᱮ ᱵᱟᱨᱚ ᱢᱟᱥ ᱛᱟᱞᱮ ᱞᱮ ᱡᱚᱢᱮᱜᱼᱟ ᱱᱚᱣᱟ ᱱᱤᱛᱚᱜ ᱫᱚ ᱟᱲᱟᱜ ᱠᱚᱵᱚ ᱥᱤᱫ ᱵᱟᱲᱟ ᱠᱟᱫᱟ ᱞᱚᱜᱚᱱ ᱞᱚᱜᱚᱱ ᱫᱷᱟᱨᱟ ᱱᱚᱰᱮ ᱜᱮ ᱴᱮᱸᱜᱚᱡ ᱯᱟᱲᱟᱜ ᱠᱟᱱᱟ ᱛᱚ ᱟᱨ ᱢᱤᱫ ᱛᱤ ᱛᱮᱢᱟ ᱵᱟᱭ ᱜᱟᱱᱚᱜ ᱠᱟᱱᱟ ᱢᱳᱵᱟᱭᱤᱞ ᱠᱚ ᱫᱚᱦᱚ ᱵᱟᱲᱟ ᱠᱟᱛᱮ ᱵᱚ ᱥᱤᱫ ᱵᱟᱲᱟ ᱠᱟᱫᱟ ᱞᱚᱜᱚᱱ ᱞᱚᱜᱚᱱ ᱫᱷᱟᱨᱟ ᱛᱤᱱᱟᱹᱜ ᱪᱮᱦᱨᱟ ᱱᱚᱜᱼᱚᱭ ᱧᱮᱞᱚᱜ ᱠᱟᱱᱟ ᱧᱮᱞ ᱯᱮ ᱵᱟᱞᱮ ᱜᱮᱭᱟ ᱯᱩᱨᱟᱹ ᱟᱹᱰᱤ ᱪᱮᱦᱨᱟ ᱚᱱᱟ ᱵᱮᱜᱽ ᱨᱤᱧ ᱫᱚᱦᱚᱭᱮᱫᱼᱟ ᱱᱚᱜᱼᱚᱭ ᱠᱚᱢ ᱫᱷᱟᱨᱟ ᱜᱤᱧ ᱪᱮᱫ ᱟᱠᱟᱫᱼᱟ ᱟᱨ ᱱᱤᱛᱚᱜ ᱫᱚ ᱚᱲᱟᱜ ᱤᱧ ᱟᱹᱜᱩ ᱠᱮᱫ ᱛᱟᱭᱱᱚᱢ ᱵᱟᱹᱦᱩ ᱯᱩᱨᱟᱹ ᱜᱮᱜᱮᱫ ᱮ ᱪᱷᱩᱴᱟᱹᱣ ᱮᱱᱟ ᱟᱨ ᱱᱚᱣᱟ ᱫᱚ ᱯᱩᱨᱟᱹ ᱜᱮᱫ ᱜᱩᱸᱰᱟᱹ ᱯᱟᱲᱟᱜᱼᱟ ᱢᱟᱱᱮ ᱪᱩᱱᱟ ᱪᱩᱱᱟ ᱜᱮᱫ ᱯᱟᱲᱟᱜᱼᱟ ᱟᱨ ᱩᱛᱩᱭᱟᱠᱚ ᱪᱩᱱᱟ ᱪᱩᱱᱟ ᱜᱮᱫ ᱠᱟᱛᱮᱫ ᱱᱚᱣᱟ ᱫᱚ ᱦᱩᱭᱩᱜ ᱠᱟᱱᱟ ᱟᱵᱚ ᱚᱲᱟᱜ ᱱᱚᱜᱼᱚ ᱱᱚᱝᱠᱟ ᱠᱤᱪᱷᱩ ᱱᱤᱭᱟᱹᱜᱮ ᱟᱵᱚᱣᱟᱜ ᱫᱚ ᱵᱟᱝᱞᱟ ᱵᱩᱥᱩᱵ ᱚᱲᱟᱜ ᱱᱮᱛᱟᱨ ᱟᱹᱰᱤ ᱠᱚᱢ ᱢᱮᱱᱟᱜᱼᱟ ᱟᱹᱛᱩ ᱠᱚᱨᱮ ᱠᱤᱱᱛᱩ ᱟᱞᱮᱭᱟᱜ ᱫᱚ ᱢᱮᱱᱟᱜ ᱟᱠᱟᱫ ᱜᱮᱭᱟ ᱟᱨ ᱱᱚᱣᱟ ᱫᱚ ᱤᱱᱫᱨᱟ ᱵᱟᱥ ᱚᱲᱟᱜ ᱠᱤᱪᱷᱩ ᱵᱮᱱᱟᱣ ᱧᱚᱜ ᱟᱠᱟᱱᱟ ᱡᱟᱦᱟᱸ ᱞᱮ ᱢᱤᱫᱴᱟᱝ ᱪᱷᱟᱛᱟ ᱚᱲᱟᱜ ᱢᱮᱱᱟᱜᱼᱟ ᱛᱚ ᱟᱨ ᱱᱚᱣᱟ ᱱᱚᱰᱤᱭᱟᱹ ᱫᱟᱨᱮ ᱠᱟᱛᱷᱟ ᱪᱮᱫ ᱤᱧ ᱞᱟᱹᱭᱟ ᱵᱟᱦᱟ ᱢᱟ ᱵᱟᱦᱟᱜ ᱠᱟᱱᱟ ᱢᱮᱱᱠᱷᱟᱱ ᱡᱚ ᱫᱚ ᱢᱤᱫᱴᱟᱝ ᱵᱟᱭ ᱛᱟᱦᱮᱱ ᱠᱟᱱᱟ ᱫᱟᱨᱮ ᱨᱮ ᱟᱨ ᱚᱱᱟ ᱪᱷᱟᱛᱟ ᱫᱟᱨᱮ ᱵᱷᱤᱲᱟᱹᱣ ᱠᱟᱛᱮ ᱟᱞᱮ ᱢᱤᱫᱴᱟᱝ ᱯᱤᱡᱩᱲ ᱫᱟᱨᱮ ᱢᱮᱱᱟᱜ ᱟᱠᱟᱫᱼᱟ ᱱᱚᱣᱟ ᱫᱚ ᱠᱚᱰᱟ ᱡᱚᱜᱼᱟ ᱟᱹᱰᱤ ᱠᱚᱰᱟ ᱱᱚᱣᱟ ᱫᱚ ᱨᱟᱪᱟ ᱯᱟᱦᱴᱟ ᱠᱷᱚᱱ ᱱᱚᱣᱟ ᱫᱚ ᱢᱮᱞᱟ ᱛᱟᱞᱮ ᱟᱨ ᱱᱚᱣᱟ ᱡᱟᱦᱟᱸ ᱴᱮᱸᱴ ᱛᱚᱞ ᱟᱠᱟᱱᱟ ᱱᱚᱣᱟ ᱫᱚ ᱦᱩᱭᱩᱜ ᱠᱟᱱᱟ ᱟᱞᱮ ᱢᱟᱨᱟᱝ ᱵᱟ ᱛᱟᱠᱚ ᱚᱲᱟᱜ ᱛᱚ ᱱᱚᱰᱮ ᱦᱚᱞᱟ ᱜᱮ ᱮᱠᱩᱥᱮ ᱦᱩᱭᱱᱟ ᱟᱫᱚ ᱚᱱᱟᱛᱮ ᱥᱟᱡᱟᱣ ᱥᱟᱯᱲᱟᱣ ᱦᱩᱭ ᱟᱠᱟᱱᱟ ᱵᱷᱩᱡᱤ ᱫᱟᱠᱟ ᱠᱚᱢᱟ ᱦᱚᱞᱟ ᱨᱮ ᱡᱚᱢ ᱪᱟᱵᱟ ᱟᱠᱟᱜᱼᱟ ᱪᱮᱫ ᱟᱨᱤᱧ ᱦᱚᱦᱚ ᱟᱯᱮᱭᱟ

ᱚᱱᱟ ᱫᱚ ᱢᱟᱨᱮᱱᱟᱜ ᱚᱱᱟ ᱫᱚ ᱱᱚᱵᱤᱱ ᱚᱢᱚᱞ ᱨᱮᱱᱟᱜ ᱟᱨ ᱱᱚᱣᱟ ᱫᱚ ᱦᱩᱭᱩᱜ ᱠᱟᱱᱟ ᱱᱤᱭᱟᱹ ᱫᱷᱟᱣ ᱢᱳᱦᱚᱱ ᱢᱟᱹᱡᱷᱤᱭᱟᱜ ᱚᱢᱚᱞ ᱨᱮᱱᱟᱜ ᱱᱚᱣᱟ ᱫᱚ ᱵᱮᱥ ᱢᱟᱱᱮ ᱴᱟᱭᱤᱞᱥ ᱯᱷᱟᱭᱤᱞᱥ ᱯᱩᱨᱟᱹ ᱵᱚᱥᱟᱣ ᱟᱠᱟᱱᱟ ᱟᱹᱰᱤ ᱪᱮᱦᱨᱟ ᱚᱲᱟᱜ ᱵᱮᱱᱟᱣ ᱟᱠᱟᱱᱟ ᱱᱤᱭᱟᱹ ᱫᱷᱟᱣᱟᱜ ᱫᱚ ᱱᱚᱜᱼᱚ ᱱᱚᱝᱠᱟ ᱠᱤᱪᱷᱩ ᱯᱩᱨᱟᱹ ᱯᱷᱟᱸᱠᱟ ᱜᱮᱭᱟ ᱠᱷᱟᱹᱞᱤ ᱥᱤᱛᱩᱝ ᱵᱮᱲᱟ ᱠᱚ ᱠᱚᱲᱟ ᱠᱚᱠᱚ ᱫᱩᱲᱩᱵ ᱜᱤᱛᱤᱡ ᱵᱟᱲᱟᱜ ᱠᱟᱱᱟ ᱟᱨ ᱵᱟᱝᱠᱷᱟᱱ ᱚᱱᱠᱟ ᱯᱷᱟᱸᱠᱟ ᱜᱮ ᱛᱟᱦᱮᱱ ᱠᱟᱱᱟ ᱟᱨ ᱟᱨ ᱱᱚᱰᱮ ᱢᱟᱲᱟᱝ ᱨᱮ ᱜᱮᱨᱮᱡᱽ ᱢᱤᱫᱴᱟᱝ ᱢᱮᱱᱟᱜ ᱛᱟᱞᱮ ᱟᱨ ᱜᱮᱨᱮᱡᱽ ᱥᱟᱶᱛᱮ ᱱᱚᱰᱮ ᱥᱤᱞᱯᱤᱧ ᱠᱚᱦᱚᱸ ᱵᱮᱱᱟᱣ ᱠᱟᱱᱟ ᱥᱤᱞᱯᱤᱧ ᱡᱷᱚᱨᱠᱟ ᱮᱢᱟᱱ ᱛᱮᱭᱟᱜ ᱡᱚᱛᱚᱣᱟᱜ ᱵᱮᱱᱟᱣ ᱠᱟᱱᱟ ᱟᱫᱚ ᱚᱸᱰᱮ ᱟᱞᱮ ᱟᱹᱛᱩ ᱨᱮᱱ ᱠᱚᱲᱟ ᱜᱮᱠᱤᱱ ᱵᱮᱱᱟᱣᱮᱜᱼᱟ ᱟᱹᱠᱤᱱᱟᱜ ᱜᱮ ᱟᱫᱚ ᱱᱟᱣᱟ ᱱᱟᱣᱟ ᱜᱮ ᱠᱷᱩᱞᱟᱹᱣ ᱠᱟᱱᱟ ᱥᱮ ᱤᱱᱠᱟᱹᱛᱮ ᱦᱳᱭ ᱪᱷᱚ ᱢᱟᱥ ᱟᱥᱯᱟᱥ ᱦᱩᱭ ᱜᱚᱫᱚᱜᱼᱟ ᱯᱟᱞᱮᱫ ᱱᱚᱰᱮ ᱫᱚ ᱟᱹᱠᱤᱱᱟᱜ ᱫᱚᱠᱟᱱ ᱛᱟᱹᱠᱤᱱ ᱱᱚᱰᱮ ᱟᱨ ᱪᱮᱫ ᱤᱧ ᱞᱟᱹᱭᱟ ᱥᱮᱫᱟᱭᱟᱜ ᱠᱞᱟᱵᱽ ᱚᱲᱟᱜ ᱛᱟᱞᱮ ᱱᱚᱜᱼᱚᱸᱭ ᱱᱚᱜᱼᱚᱸᱭ ᱱᱚᱣᱟ ᱫᱚ ᱦᱩᱭᱩᱜ ᱠᱟᱱᱟ ᱥᱮᱫᱟᱭᱟᱜ ᱠᱞᱚᱵᱽ ᱚᱲᱟᱜ ᱱᱚᱰᱮ ᱢᱤᱫᱴᱟᱝ ᱟᱹᱰᱤ ᱥᱮᱫᱟᱭ ᱠᱷᱚᱱ ᱛᱟᱞᱮ ᱢᱤᱫᱴᱟᱝ ᱢᱮᱱᱟᱜᱼᱟ ᱡᱷᱟᱭᱟ ᱫᱟᱨᱮ ᱛᱮᱦᱮᱧᱟᱜ ᱠᱟᱹᱢᱤ ᱫᱚ ᱱᱚᱰᱮ ᱛᱟᱵᱚᱱ ᱴᱟᱭᱤᱞᱥ ᱵᱚ ᱵᱚᱥᱟᱣᱟ ᱱᱚᱜᱼᱚᱭ ᱱᱚᱝᱠᱟᱱᱟᱜ ᱱᱚᱣᱟ ᱴᱟᱭᱤᱞᱥ ᱠᱚ ᱵᱚᱥᱟᱜᱼᱟ ᱟᱫᱚ ᱢᱤᱫ ᱫᱤᱱ ᱦᱤᱞᱳᱜ ᱱᱚᱜᱼᱚ ᱱᱟ ᱠᱚᱧ ᱵᱮᱱᱟᱣ ᱞᱟᱜᱼᱟ ᱠᱤᱪᱮᱱ ᱵᱟᱠᱷᱨᱟ ᱛᱷᱟᱠᱚ ᱡᱟᱦᱟᱱᱟᱜ ᱠᱚ ᱚᱸᱰᱮ ᱫᱚᱦᱚ ᱵᱟᱲᱟ ᱞᱟᱹᱜᱤᱫ ᱫᱟᱠᱟ ᱩᱛᱩ ᱠᱚ ᱟᱨ ᱦᱚᱞᱟ ᱫᱚ ᱱᱚᱰᱮ ᱵᱚᱥᱟ ᱦᱩᱭᱱᱟ ᱴᱟᱭᱤᱞᱥ ᱱᱚᱰᱮ ᱱᱚᱣᱟ ᱫᱚ ᱦᱚᱞᱟ ᱞᱤᱧ ᱵᱚᱥᱟᱣ ᱠᱟᱜᱼᱟ ᱟᱫᱚ ᱱᱚᱛᱮ ᱫᱚ ᱱᱚᱣᱟ ᱠᱷᱟᱹᱛᱤᱨ ᱵᱟᱭ ᱵᱚᱥᱟᱣ ᱠᱟᱱᱟ ᱴᱟᱭᱤᱞᱥ ᱱᱚᱰᱮ ᱫᱚ ᱵᱚᱸᱜᱟᱼᱵᱩᱨᱩ ᱦᱩᱭᱩᱜᱼᱟ ᱢᱟᱱᱮ ᱰᱷᱩᱞᱟᱹ ᱦᱟᱸᱜ ᱛᱟᱵᱚᱱ ᱱᱚᱰᱮ ᱫᱚ ᱰᱷᱩᱞᱟᱹ ᱦᱟᱸᱜ ᱛᱟᱦᱮᱱᱟ ᱟᱨ ᱛᱮᱦᱮᱧ ᱫᱚ ᱱᱚᱜᱼᱱᱟ ᱨᱩᱢ ᱵᱚᱥᱟᱣ ᱦᱩᱭᱩᱜᱼᱟ ᱟᱨ ᱪᱮᱛᱟᱱ ᱯᱮ ᱧᱮᱞ ᱫᱟᱲᱮᱭᱟᱜ ᱠᱟᱱ ᱜᱮᱭᱟ ᱯᱟᱞᱮᱫ ᱟᱹᱰᱤ ᱪᱮᱦᱨᱟ ᱢᱟᱱᱮ ᱯᱩᱨᱟᱹ ᱯᱩᱴᱴᱤ ᱯᱩᱴᱴᱤ ᱢᱟᱨᱟᱣ ᱠᱟᱱᱟ ᱯᱩᱴᱴᱤ ᱢᱟᱨᱟᱣ ᱠᱟᱱᱟ ᱯᱩᱨᱟᱹ ᱯᱩᱸᱰ ᱜᱮ ᱧᱮᱞᱚᱜ ᱠᱟᱱᱟ

ᱱᱚᱰᱮ ᱢᱤᱫᱴᱟᱱ ᱨᱩᱢ ᱢᱮᱱᱟᱜᱼᱟ ᱟᱨ ᱦᱟᱱᱛᱮ ᱨᱮ ᱢᱤᱫᱴᱟᱱ ᱨᱩᱢ ᱱᱚᱰᱮ ᱠᱷᱚᱱ ᱫᱚ ᱥᱤᱫᱷᱟᱹ ᱯᱟᱨᱚᱢ ᱟᱢ ᱦᱟᱱᱛᱮ ᱩᱰᱩᱠᱚᱜ ᱟᱢ ᱟᱨᱮᱢ ᱦᱤᱡᱩᱜᱼᱟ ᱱᱚᱝᱠᱟᱛᱮ ᱱᱚᱛᱮ ᱥᱤᱫᱷᱟᱹ ᱯᱟᱨᱚᱢ ᱢᱟ ᱛᱚᱵᱮ ᱠᱷᱟᱱ ᱜᱟᱛᱮ ᱠᱚ ᱛᱮᱦᱮᱧᱟᱜ ᱵᱷᱤᱰᱤᱭᱳ ᱫᱚ ᱱᱚᱰᱮ ᱵᱚᱱ ᱢᱩᱪᱟᱹᱫᱟ ᱟᱨᱦᱚᱸ ᱧᱟᱯᱟᱢ ᱟᱵᱚ ᱟᱨ ᱢᱤᱫᱴᱟᱝ ᱱᱟᱣᱟ ᱵᱷᱤᱰᱤᱭᱳ ᱨᱮ ᱢᱟ ᱛᱚᱵᱮ ᱠᱷᱟᱱ ᱜᱟᱛᱮ ᱠᱚ ᱛᱟᱦᱮᱱ ᱠᱟᱹᱱᱟᱹᱧ ᱛᱮᱦᱮᱧ ᱞᱟᱹᱜᱤᱫ ᱛᱮᱫᱚ ᱴᱟᱴᱟ ᱵᱟᱭ ᱵᱟᱭ